ᱥᱟᱱᱟᱢ ᱠᱚᱜᱮ ᱡᱚᱦᱟᱨ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱟᱞᱟᱛᱮ ᱡᱚᱛᱚ ᱦᱚᱲ ᱠᱚᱜᱮ ᱥᱟᱹᱜᱩᱱ ᱫᱟᱨᱟᱢ ᱟᱪᱪᱷᱟ ᱛᱮᱦᱮᱧ ᱟᱵᱚ ᱪᱟᱸᱫᱚ ᱵᱚᱸᱜᱟ ᱦᱟᱜ ᱠᱟᱛᱷᱟ ᱤᱫᱤ ᱠᱟᱛᱮ ᱵᱟᱨ ᱯᱮ ᱯᱚᱫ ᱵᱚ ᱜᱟᱯᱟᱞ ᱢᱟᱨᱟᱣ ᱟᱪᱪᱷᱟ ᱡᱚᱛᱚ ᱦᱚᱲ ᱜᱮ ᱪᱟᱸᱫᱚ ᱵᱚᱸᱜᱟ ᱫᱚ ᱦᱳᱭᱛᱚ ᱵᱟᱵᱚ ᱧᱮᱞ ᱟᱠᱟᱫ ᱠᱚᱣᱟ ᱪᱮᱫ ᱞᱮᱠᱟ ᱨᱮᱵᱚ ᱧᱮᱞ ᱠᱚᱣᱟ ᱟᱠᱚᱣᱟᱜ ᱟᱠᱟᱨ ᱯᱨᱚᱠᱟᱨ ᱢᱮᱱᱟᱜ ᱠᱚᱣᱟ ᱵᱟᱹᱱᱩᱜ ᱠᱚᱣᱟ ᱚᱱᱟ ᱫᱚ ᱫᱤᱥ ᱦᱩᱫᱤᱥ ᱛᱮᱜᱮ ᱵᱚ ᱢᱮᱱᱟ ᱛᱚᱵᱮ ᱡᱟᱦᱟᱸ ᱛᱤᱱ ᱡᱚᱦᱚᱜ ᱟᱵᱚ ᱚᱥᱩᱵᱤᱫᱷᱟ ᱨᱮᱵᱚ ᱯᱟᱲᱟᱜᱼᱟ ᱡᱟᱦᱟᱸ ᱛᱤᱱ ᱡᱚᱦᱚᱜ ᱟᱵᱚ ᱠᱟᱹᱢᱤ ᱵᱟᱵᱚ ᱫᱟᱲᱮᱭᱟᱜᱼᱟ ᱡᱟᱦᱟᱸ ᱛᱤᱱ ᱡᱚᱦᱚᱜ ᱡᱟᱦᱟᱱᱟᱜ ᱮᱴᱠᱮᱴᱚᱬᱮ ᱯᱟᱲᱟᱜᱼᱟ ᱩᱱ ᱡᱚᱦᱚᱜ ᱜᱮ ᱪᱟᱸᱫᱚ ᱵᱚᱸᱜᱟ ᱟᱵᱚ ᱫᱚᱵᱚ ᱩᱭᱦᱟᱹᱨᱮᱭᱟ ᱦᱚᱸ ᱪᱤᱠᱟᱹᱛᱮ ᱵᱟᱵᱚ ᱩᱭᱦᱟᱹᱨᱮᱭᱟ ᱩᱭᱦᱟᱹᱨ ᱦᱚᱸ ᱞᱟᱹᱠᱛᱤᱜ ᱠᱟᱱ ᱜᱮᱭᱟ ᱛᱚᱵᱮ ᱚᱱᱟ ᱪᱟᱸᱫᱚ ᱵᱚᱸᱜᱟ ᱫᱚ ᱟᱹᱞᱤᱧᱟᱜ ᱢᱮᱱ ᱞᱮᱠᱟ ᱦᱤᱥᱟᱹᱵ ᱫᱚ ᱪᱟᱸᱫᱚ ᱵᱚᱸᱜᱟ ᱫᱚ ᱟᱵᱚᱣᱟᱜ ᱪᱮᱛᱟᱱ ᱨᱮ ᱟᱹᱵᱤᱱ ᱚᱱᱛᱚᱨ ᱟᱛᱢᱟ ᱵᱷᱤᱛᱟᱹᱨ ᱨᱮ ᱟᱹᱵᱤᱱᱟᱜ ᱫᱤᱞ ᱵᱷᱤᱛᱟᱹᱨ ᱨᱮ ᱟᱹᱵᱤᱱᱟᱜ ᱦᱩᱫᱟᱹ ᱵᱷᱤᱛᱟᱹᱨ ᱨᱮ ᱪᱟᱸᱫᱚ ᱵᱚᱸᱜᱟ ᱛᱤᱱᱟᱹᱜ ᱢᱮᱱᱟᱭᱟ ᱚᱱᱟ ᱫᱚ ᱱᱤᱡᱮ ᱴᱷᱮᱱ ᱜᱮ ᱠᱟᱛᱷᱟ ᱪᱤᱠᱟᱛᱮ ᱱᱤᱡᱚᱨ ᱴᱷᱮᱱ ᱠᱟᱛᱷᱟ ᱤᱫᱤ ᱠᱟᱛᱮ ᱜᱮ ᱛᱚ ᱡᱚᱛᱚᱣᱟᱜ ᱡᱤᱱᱤᱥ ᱠᱟᱹᱢᱤ ᱠᱟᱱᱟ ᱟᱯᱱᱟᱨᱟᱜ ᱠᱟᱹᱢᱤ ᱤᱫᱤ ᱠᱟᱛᱮ ᱜᱮ ᱪᱟᱸᱫᱚ ᱵᱚᱸᱜᱟᱭ ᱜᱚᱲᱚ ᱟᱢᱟ ᱠᱮᱵᱮ ᱦᱮᱞᱮ ᱪᱟᱸᱫᱚ ᱵᱚᱸᱜᱟ ᱫᱚ ᱵᱟᱭ ᱮᱢᱟᱢᱟ ᱟᱢ ᱫᱩᱲᱩᱵ ᱠᱚᱜᱼᱟᱢ ᱟᱨ ᱪᱟᱸᱫᱚ ᱵᱚᱸᱜᱟᱭ ᱠᱟᱹᱢᱤᱭᱟᱢᱟ ᱚᱱᱟ ᱫᱚ ᱠᱮᱵᱮ ᱦᱮᱞᱮ ᱵᱟᱭ ᱵᱟᱭ ᱥᱚᱢᱵᱷᱚᱵᱟ ᱛᱚᱵᱮ ᱪᱟᱸᱫᱚ ᱵᱚᱸᱜᱟ ᱠᱟᱛᱷᱟ ᱯᱨᱚᱛᱮᱠ ᱠᱟᱛᱷᱟ ᱨᱮᱵᱚ ᱢᱮᱱ ᱜᱮᱭᱟ ᱟᱨ ᱥᱟᱹᱨᱤ ᱦᱚᱸ ᱥᱟᱹᱨᱤ ᱠᱟᱱ ᱜᱮᱭᱟ ᱪᱟᱸᱫᱚ ᱵᱚᱸᱜᱟ ᱢᱮᱱᱟᱜ ᱠᱚᱣᱟ ᱵᱟᱹᱱᱩᱜ ᱠᱚᱣᱟ ᱢᱮᱱᱛᱮ ᱵᱟᱝ ᱛᱚᱵᱮ ᱟᱵᱚᱣᱟᱜ ᱠᱟᱹᱢᱤ ᱤᱫᱤ ᱠᱟᱛᱮ ᱜᱮ ᱪᱟᱸᱫᱚ ᱪᱟᱸᱫᱚ ᱵᱚᱸᱜᱟ ᱟᱵᱚ ᱡᱩᱫᱤ ᱴᱷᱤᱠᱟᱜ ᱵᱚ ᱠᱟᱹᱢᱤᱭᱟ ᱪᱟᱸᱫᱚ ᱵᱚᱸᱜᱟ ᱦᱚᱸ ᱢᱮᱱᱟᱭ ᱜᱮᱭᱟ ᱟᱵᱚ ᱵᱷᱩᱞᱟᱜ ᱵᱚ ᱠᱟᱹᱢᱤᱭᱟ ᱪᱟᱸᱫᱚ ᱵᱚᱸᱜᱟ ᱵᱟᱹᱱᱩᱜ ᱜᱮᱭᱟ ᱱᱚᱣᱟ ᱫᱚ ᱮᱲᱮ ᱡᱤᱱᱤᱥ ᱫᱚ ᱵᱟᱝ ᱠᱟᱱᱟ ᱪᱟᱸᱫᱚ ᱵᱚᱸᱜᱟ ᱫᱚ ᱟᱵᱚ ᱪᱮᱛᱟᱱ ᱨᱮᱭᱟᱜ ᱠᱟᱛᱷᱟ ᱠᱟᱱᱟ ᱟᱵᱚ ᱡᱩᱫᱤ ᱴᱷᱤᱠᱟᱜ ᱠᱟᱹᱢᱤ ᱠᱟᱛᱮ ᱴᱷᱤᱠ ᱡᱤᱱᱤᱥ ᱜᱮᱵᱚ ᱧᱟᱢᱟ ᱵᱷᱩᱞ ᱠᱟᱹᱢᱤ ᱠᱟᱛᱮ ᱵᱷᱩᱞ ᱡᱤᱱᱤᱥ ᱵᱚ ᱧᱟᱢᱟ ᱛᱚᱵᱮ ᱠᱮᱵᱮ ᱦᱮᱞᱮ ᱵᱷᱩᱞ ᱡᱤᱱᱤᱥ ᱠᱟᱹᱢᱤ ᱠᱟᱛᱮ ᱤᱧ ᱴᱷᱤᱠ ᱡᱤᱱᱤᱥ ᱤᱧ ᱠᱟᱹᱢᱤᱭᱟ ᱚᱱᱠᱟ ᱫᱚ ᱡᱤᱱᱤᱥ ᱨᱮᱜᱮ ᱵᱟᱹᱱᱩᱜᱼᱟ ᱛᱚᱵᱮ ᱪᱟᱸᱫᱚ ᱵᱚᱸᱜᱟ ᱫᱚ ᱛᱤᱱ ᱡᱚᱦᱚᱜ ᱜᱚᱲᱚ ᱟᱢᱟ ᱟᱢ ᱡᱩᱫᱤ ᱴᱷᱤᱠᱟᱜ ᱮᱢ ᱠᱟᱹᱢᱤᱭᱟ ᱴᱷᱤᱠ ᱠᱟᱹᱢᱤ ᱨᱮ ᱞᱟᱹᱜᱤᱫ ᱮᱢ ᱥᱮᱱᱚᱜᱼᱟ ᱮᱱᱠᱷᱟᱱ ᱱᱤᱦᱟᱹᱛᱤ ᱟᱢ ᱴᱷᱮᱱ ᱪᱟᱸᱫᱚ ᱵᱚᱸᱜᱟ ᱢᱮᱱᱟᱭᱟ ᱡᱩᱫᱤ ᱵᱷᱩᱞᱟᱜ ᱮᱢ ᱠᱟᱹᱢᱤᱭᱟ ᱪᱟᱸᱫᱚ ᱵᱚᱸᱜᱟ ᱫᱚ ᱵᱟᱭ ᱜᱚᱲᱚ ᱟᱢᱟ ᱛᱚᱵᱮ ᱚᱱᱠᱟ ᱤᱫᱤ ᱠᱟᱛᱮ ᱱᱚᱣᱟ ᱱᱚᱣᱟ ᱪᱟᱸᱫᱚ ᱵᱚᱸᱜᱟ ᱠᱟᱛᱷᱟ ᱤᱫᱤ ᱠᱟᱛᱮ ᱟᱹᱰᱤ ᱜᱟᱱ ᱠᱟᱛᱷᱟ ᱨᱟᱠᱟᱵᱟ ᱛᱚᱵᱮ ᱱᱤᱱᱟᱹᱜ ᱥᱚᱢᱚᱭ ᱵᱷᱤᱛᱤᱨ ᱨᱮ ᱡᱟᱦᱟᱸ ᱛᱤᱱᱟᱹᱜ ᱵᱚ ᱜᱟᱯᱟᱞ ᱢᱟᱨᱟᱜᱼᱟ ᱚᱱᱟ ᱜᱮ ᱦᱩᱭᱩᱜ ᱠᱟᱱᱟ ᱪᱟᱸᱫᱚ ᱵᱚᱸᱜᱟ ᱠᱟᱛᱷᱟ ᱫᱚ ᱢᱤᱫᱴᱟᱝ ᱡᱤᱱᱤᱥ ᱦᱩᱭᱱᱟ ᱟᱵᱚ ᱥᱚᱵ ᱵᱮᱲᱮ ᱥᱚᱛ ᱯᱚᱛᱷᱚ ᱨᱮ ᱥᱚᱛ ᱠᱟᱹᱢᱤ ᱥᱚᱛ ᱪᱚᱨᱪᱟ ᱥᱚᱛ ᱵᱤᱥᱣᱟᱥ ᱠᱟᱛᱮ ᱵᱚ ᱠᱟᱹᱢᱤ ᱢᱟ ᱟᱵᱚ ᱴᱷᱮᱱ ᱪᱟᱸᱫᱚ ᱵᱚᱸᱜᱟ ᱱᱤᱦᱟᱹᱛ ᱟᱨ ᱡᱩᱫᱤ ᱢᱤᱪᱷᱟᱹ ᱵᱚ ᱠᱟᱹᱢᱤᱭᱟ ᱵᱮᱵᱟᱹᱲᱤᱡ ᱵᱚ ᱠᱟᱹᱢᱤᱭᱟ ᱮᱱᱠᱷᱟᱱ ᱪᱟᱸᱫᱚ ᱵᱚᱸᱜᱟ ᱟᱵᱚ ᱴᱷᱮᱱ ᱵᱟᱭ ᱛᱟᱦᱮᱱᱟ ᱛᱚᱵᱮ ᱪᱟᱸᱫᱚ ᱵᱚᱸᱜᱟ ᱛᱟᱦᱮᱱᱟ ᱵᱟᱭ ᱛᱟᱦᱮᱱᱟ ᱚᱱᱟ ᱫᱚ ᱟᱵᱚ ᱴᱷᱮᱱᱟᱜ ᱠᱟᱛᱷᱟ ᱠᱟᱱᱟ ᱟᱵᱚ ᱴᱷᱤᱠ ᱦᱚᱨ ᱵᱚ ᱥᱮᱱᱚᱜᱼᱟ ᱴᱷᱤᱠ ᱠᱟᱹᱢᱤ ᱵᱚ ᱠᱟᱹᱢᱤᱭᱟ ᱮᱱᱠᱷᱟᱱ ᱱᱤᱦᱟᱹᱛᱤ ᱪᱟᱸᱫᱚ ᱵᱚᱸᱜᱟ ᱟᱵᱚ ᱴᱷᱮᱱ ᱜᱮ ᱛᱟᱦᱮᱱᱟ ᱚᱱᱟᱛᱮ ᱥᱟᱱᱟᱢ ᱠᱚ ᱟᱹᱞᱤᱧ ᱯᱟᱥᱴᱟ ᱠᱷᱚᱱ ᱱᱮᱦᱚᱨ ᱟᱵᱚ ᱴᱷᱤᱠ ᱟᱵᱚ ᱠᱟᱹᱢᱤ ᱢᱟ ᱟᱨ ᱪᱟᱸᱫᱚ ᱵᱚᱸᱜᱟ ᱟᱵᱚᱣᱟᱜ ᱦᱨᱫᱚᱭ ᱵᱷᱤᱛᱨᱤ ᱨᱮ ᱫᱤᱞ ᱵᱷᱤᱛᱨᱤ ᱨᱮ ᱢᱚᱱ ᱵᱷᱤᱛᱨᱤ ᱨᱮᱵᱚ ᱫᱚᱦᱚᱭᱮ ᱢᱟ ᱮᱱᱠᱷᱟᱱ ᱟᱵᱚᱣᱟᱜ ᱥᱩᱠ ᱥᱚᱝᱥᱟᱨ ᱟᱵᱚᱣᱟᱜ ᱡᱤᱵᱚᱱ ᱪᱚᱨᱪᱟ ᱴᱷᱤᱠ ᱨᱮ ᱪᱟᱹᱞᱩᱜᱼᱟ ᱢᱟ ᱛᱚᱵᱮ ᱱᱚᱣᱟ ᱪᱮᱱᱮᱞ ᱞᱟᱭᱤᱠ ᱥᱟᱵᱥᱠᱨᱟᱭᱤᱵ ᱠᱚᱢᱮᱱᱴ ᱟᱞᱚ ᱵᱚ ᱦᱤᱲᱤᱧ ᱢᱟ ᱢᱟ ᱛᱚᱵᱮ ᱡᱚᱛᱚ ᱦᱚᱲ ᱠᱚᱜᱮ ᱥᱟᱱᱟᱢ ᱜᱮ ᱡᱚᱦᱟᱨ